ᱯᱟᱨᱜᱟᱱᱟ ᱵᱟᱵᱟ ᱡᱚᱦᱟᱨ ᱜᱮ ᱡᱚᱦᱟᱨ ᱡᱚᱦᱟᱨ ᱛᱮᱦᱮᱧ ᱱᱚᱜᱼᱚᱭ ᱱᱚᱰᱮ ᱨᱟᱱᱤᱵᱟᱸᱫᱷ ᱪᱚᱠ ᱨᱮ ᱨᱟᱸᱜᱟᱣᱱᱟ ᱡᱚᱢᱮᱞᱟᱭ ᱦᱩᱭᱱᱟ ᱱᱚᱣᱟ ᱫᱚ ᱪᱮᱫ ᱠᱷᱟᱹᱛᱤᱨ ᱯᱮ ᱨᱟᱸᱜᱟᱣᱱᱟ ᱡᱚᱢᱮᱞᱟᱭ ᱠᱮᱫᱟ ᱚᱱᱟ ᱡᱩᱫᱤ ᱯᱩᱥᱴᱟᱹᱣ ᱥᱮᱢ ᱞᱟᱹᱭ ᱦᱮᱸ ᱱᱚᱰᱮ ᱨᱟᱸᱜᱟᱣᱱᱟ ᱡᱚᱢᱮᱞᱟᱭ ᱫᱚ ᱦᱩᱭᱱᱟ ᱡᱮ ᱟᱵᱚ ᱟᱹᱫᱤᱵᱟᱹᱥᱤ ᱠᱚ ᱱᱚᱜᱼᱚᱭ ᱵᱤᱵᱷᱤᱱᱱᱚ ᱠᱟᱹᱢᱤ ᱠᱟᱹᱥᱱᱤ ᱠᱟᱛᱮ ᱵᱚᱱ ᱞᱟᱦᱟ ᱪᱟᱞᱟᱜ ᱠᱟᱱᱟ ᱟᱫᱚ ᱚᱱᱠᱟᱜᱮ ᱟᱵᱚᱨᱮᱱ ᱢᱤᱫ ᱥᱟᱱᱛᱟᱲ ᱦᱚᱯᱚᱱ ᱱᱩᱭ ᱦᱟᱸᱜ ᱠᱷᱟᱱ ᱥᱟᱢᱵᱟᱫᱤᱠᱚᱛᱟ ᱴᱨᱟᱭᱤᱵᱽ ᱴᱤᱵᱷᱤ ᱨᱮ ᱥᱟᱢᱵᱟᱫᱤᱠᱚᱛᱟᱭ ᱠᱟᱹᱢᱤ ᱠᱟᱱᱟᱭ ᱟᱫᱚ ᱱᱩᱭ ᱫᱚ ᱵᱤᱥᱮᱥ ᱢᱤᱫ ᱨᱟᱡᱽᱱᱳᱭᱛᱤᱠ ᱱᱮᱛᱟ ᱱᱩᱭ ᱫᱚ ᱡᱟᱹᱛᱤ ᱛᱩᱞᱟᱹᱣ ᱠᱟᱛᱮ ᱥᱮ ᱡᱟᱹᱛᱤ ᱩᱯᱨᱟᱹᱣ ᱠᱟᱛᱮ ᱮ ᱨᱚᱲ ᱵᱟᱹᱲᱤᱡ ᱞᱮᱫᱮᱭᱟ ᱛᱚ ᱚᱱᱮ ᱚᱱᱟ ᱠᱟᱨᱚᱱ ᱛᱮᱜᱮ ᱛᱮᱦᱮᱧ ᱫᱚ ᱦᱟᱸᱜ ᱠᱷᱟᱱ ᱱᱚᱣᱟ ᱛᱟᱢᱟᱢ ᱡᱚᱛᱚ ᱟᱹᱫᱤᱵᱟᱹᱥᱤ ᱠᱚ ᱟᱨ ᱟᱹᱫᱤᱵᱟᱹᱥᱤ ᱠᱚ ᱛᱷᱚᱠ ᱨᱮ ᱡᱟᱦᱟᱸ ᱛᱤᱱᱟᱹᱜ ᱯᱟᱹᱴᱷᱩᱣᱟᱹ ᱜᱟᱶᱛᱟ ᱦᱩᱭᱩᱜ ᱥᱮ ᱡᱟᱦᱟᱸ ᱛᱤᱱᱟᱹᱜ ᱥᱚᱢᱟᱡᱽ ᱥᱚᱝᱜᱚᱴᱷᱚᱱ ᱢᱮᱱᱟᱜ ᱛᱟᱵᱚᱱ ᱡᱚᱛᱚ ᱠᱚ ᱢᱤᱫ ᱠᱟᱛᱮ ᱜᱮ ᱱᱚᱣᱟ ᱨᱟᱸᱜᱟᱣᱱᱟ ᱥᱮ ᱱᱚᱰᱮᱱᱟᱜ ᱵᱤᱠᱠᱷᱳᱵᱽ ᱥᱚᱢᱟᱵᱮᱥ ᱫᱚ ᱥᱟᱹᱦᱤᱡ ᱦᱩᱭ ᱞᱮᱱᱟ ᱮᱵᱚᱝ ᱟᱵᱚ ᱱᱚᱰᱮ ᱵᱚᱱ ᱧᱮᱞ ᱠᱮᱫᱟ ᱟᱵᱚ ᱟᱹᱫᱤᱵᱟᱹᱥᱤ ᱠᱚᱣᱟᱜ ᱫᱟᱲᱮ ᱛᱤᱱᱟᱹᱜ ᱟᱵᱚᱣᱟᱜ ᱵᱤᱪᱟᱹᱨ ᱵᱮᱵᱚᱥᱛᱷᱟ ᱡᱮ ᱟᱵᱚ ᱴᱷᱮᱱ ᱜᱮ ᱱᱤᱛ ᱦᱚᱸ ᱢᱮᱱᱟᱜ ᱠᱟᱫᱟ ᱟᱨ ᱵᱚᱱ ᱫᱚᱦᱚ ᱫᱟᱲᱮᱭᱟᱫᱟ ᱛᱮᱦᱮᱧ ᱦᱚᱸ ᱚᱱᱟ ᱟᱨᱚ ᱨᱤᱦᱤᱴ ᱥᱟᱹᱦᱤᱡ ᱵᱚᱱ ᱩᱫᱩᱜ ᱟᱜ ᱠᱚᱣᱟ ᱱᱚᱣᱟ ᱫᱤᱥᱚᱢ ᱨᱮᱱ ᱦᱚᱲ ᱡᱮ ᱛᱮᱦᱮᱧ ᱮᱴᱟᱜ ᱥᱟᱶᱛᱟ ᱨᱮᱱ ᱪᱷᱟᱹᱛᱤᱠ ᱠᱚ ᱛᱮᱦᱤᱧ ᱟᱵᱚᱣᱟᱜ ᱟᱠᱷᱲᱟ ᱨᱮ ᱦᱮᱡ ᱠᱟᱛᱮ ᱠᱷᱚᱢᱟ ᱵᱚᱱ ᱦᱟᱛᱟᱣ ᱫᱟᱲᱮ ᱟᱠᱚ ᱠᱟᱱᱟ ᱡᱟᱦᱟᱸ ᱨᱮᱫᱚ ᱯᱩᱞᱤᱥ ᱯᱨᱚᱥᱟᱥᱚᱱᱮ ᱦᱩᱭᱩᱜ ᱱᱚᱣᱟ ᱠᱤᱱᱛᱩ ᱢᱟᱹᱱ ᱠᱚ ᱮᱢᱟᱣ ᱟᱫᱟ ᱮᱵᱚᱝ ᱛᱤᱱᱟᱹᱜ ᱟᱹᱰᱤ ᱥᱟᱱᱛᱤ ᱥᱤᱝᱠᱷᱚᱞᱟ ᱵᱷᱟᱵᱽ ᱛᱮ ᱱᱚᱰᱮ ᱛᱮᱦᱤᱧ ᱵᱤᱠᱠᱷᱳᱵᱽ ᱥᱚᱢᱟᱵᱮᱥ ᱦᱩᱭᱱᱟ ᱩᱱᱠᱩ ᱮᱴᱟᱜ ᱪᱷᱟᱹᱛᱤᱠ ᱦᱚᱸ ᱦᱮᱡ ᱠᱟᱛᱮ ᱟᱵᱚ ᱠᱷᱚᱢᱟ ᱠᱚ ᱦᱟᱛᱟᱣ ᱠᱮᱫᱟ ᱱᱚᱣᱟ ᱜᱮ ᱟᱵᱚᱣᱟᱜ ᱟᱹᱫᱤᱵᱟᱹᱥᱤᱭᱟᱜ ᱡᱤᱛᱠᱟᱹᱨ ᱫᱚ ᱤᱧ ᱫᱚ ᱥᱚᱵᱷᱟᱨᱟᱢ ᱠᱤᱥᱠᱩ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱳᱭᱮᱥᱴ ᱵᱮᱝᱜᱚᱞ ᱥᱴᱮᱴ ᱠᱚᱢᱤᱴᱤ ᱨᱮᱱ ᱥᱮᱠᱨᱮᱴᱟᱨᱤ ᱜᱚᱢᱠᱮ ᱛᱮᱦᱮᱧ ᱱᱚᱜᱼᱚᱭ ᱢᱤᱫᱴᱟᱝ ᱨᱟᱸᱜᱟᱣᱱᱟ ᱡᱚᱢᱮᱞᱟ ᱥᱮ ᱯᱚᱛᱚ ᱥᱚᱵᱷᱟ ᱱᱚᱰᱮ ᱦᱩᱭᱱᱟ ᱱᱚᱣᱟ ᱨᱮᱱᱟᱜ ᱵᱤᱥᱮᱥ ᱠᱟᱨᱚᱱ ᱫᱚ ᱪᱮᱫ ᱠᱟᱱᱟ ᱠᱟᱨᱚᱱ ᱫᱚ ᱟᱵᱚ ᱫᱚᱵᱚᱱ ᱵᱟᱲᱟᱭᱟ ᱥᱳᱥᱟᱞ ᱢᱤᱰᱤᱭᱟ ᱠᱚᱨᱮ ᱦᱚᱸᱵᱚᱱ ᱵᱟᱲᱟᱭᱟ ᱡᱮ ᱴᱨᱟᱭᱤᱵᱽ ᱴᱤᱵᱷᱤ ᱨᱮᱱ ᱨᱤᱯᱳᱴᱟᱨ ᱥᱤᱫᱷᱩ ᱢᱟᱱᱰᱤ ᱩᱱᱤ ᱪᱮᱛᱟᱱ ᱨᱮ ᱢᱤᱫᱴᱟᱝ ᱱᱮᱠᱠᱟᱨ ᱡᱚᱱᱚᱠ ᱜᱷᱚᱴᱚᱱᱟ ᱦᱩᱭ ᱟᱠᱟᱱᱟ ᱡᱟᱦᱟᱸ ᱫᱚ ᱵᱟᱭ ᱯᱷᱳᱱ ᱛᱮ ᱫᱷᱩᱢᱠᱤ ᱟᱠᱟᱫᱮᱭᱟ ᱠᱚ ᱟᱹᱰᱤ ᱠᱷᱟᱨᱟᱯ ᱠᱷᱟᱨᱟᱯ ᱟᱲᱟᱜ ᱨᱚᱲ ᱛᱮ ᱩᱱᱤ ᱠᱚ ᱯᱷᱮᱴ ᱟᱠᱟᱫᱮᱭᱟ ᱠᱚ ᱱᱚᱝᱠᱟ ᱦᱚᱸ ᱜᱚᱡ ᱨᱮᱭᱟᱜ ᱦᱩᱢᱠᱤ ᱦᱚᱸᱠᱚ ᱮᱢ ᱟᱠᱟᱫᱮᱭᱟ ᱮᱵᱚᱝ ᱯᱚᱨᱤᱵᱟᱨ ᱪᱮᱛᱟᱱ ᱢᱤᱫᱴᱟᱝ ᱚᱱᱟ ᱪᱮᱛᱟᱱ ᱦᱚᱸ ᱢᱤᱫᱴᱟᱝ ᱦᱩᱢᱠᱤ ᱠᱚ ᱮᱢ ᱟᱠᱟᱫᱮᱭᱟ ᱟᱫᱚ ᱱᱚᱣᱟ ᱨᱟᱱᱤᱵᱟᱸᱫᱽ ᱞᱮᱠᱟᱱᱟᱜ ᱮᱞᱟᱠᱟ ᱨᱮ ᱡᱟᱦᱟᱸ ᱥᱮᱱ ᱮᱢ ᱠᱚᱭᱚᱜᱟ ᱚᱱᱛᱮ ᱜᱮ ᱥᱟᱱᱛᱟᱲ ᱟᱨ ᱱᱚᱣᱟ ᱡᱟᱭᱜᱟ ᱨᱮ ᱡᱩᱫᱤ ᱱᱚᱝᱠᱟ ᱟᱹᱫᱤᱵᱟᱹᱥᱤ ᱠᱚᱠᱚ ᱨᱚᱰᱚᱡ ᱦᱚᱪᱚᱜᱼᱟ ᱟᱨ ᱢᱤᱫᱴᱟᱝ ᱢᱟᱨᱟᱝ ᱠᱟᱛᱷᱟ ᱫᱚ ᱦᱩᱭᱩᱜ ᱠᱟᱱᱟ ᱱᱩᱭ ᱫᱚ ᱥᱟᱢᱵᱟᱫᱤᱠ ᱠᱟᱱᱟᱭ ᱟᱵᱚ ᱵᱚᱱ ᱵᱟᱲᱟᱭᱟ ᱜᱚᱱᱚᱛᱚᱱᱛᱨᱚ ᱨᱮᱭᱟᱜ ᱯᱷᱳᱨᱛᱷ ᱯᱤᱞᱟᱨ ᱦᱩᱭᱩᱜ ᱠᱟᱱᱟ ᱥᱟᱢᱵᱟᱫᱤᱠ ᱥᱮ ᱱᱚᱣᱟ ᱯᱨᱤᱱᱴ ᱢᱤᱰᱤᱭᱟ ᱠᱚ ᱟᱫᱚ ᱱᱩᱭ ᱪᱮᱛᱟᱱ ᱱᱚᱝᱠᱟ ᱢᱤᱫᱴᱟᱝ ᱠᱷᱩᱱᱴᱤ ᱞᱟᱧᱪᱷᱚᱱᱟ ᱱᱚᱣᱟ ᱫᱚ ᱢᱤᱫᱴᱟᱝ ᱥᱚᱝᱵᱤᱫᱷᱟᱱ ᱵᱤᱨᱳᱫᱷᱤ ᱦᱚᱸ ᱠᱟᱱᱟ ᱮᱵᱚᱝ ᱟᱹᱫᱤᱵᱟᱹᱥᱤ ᱟᱵᱚ ᱪᱮᱛᱟᱱ ᱨᱮᱦᱚᱸ ᱢᱤᱫᱴᱟᱝ ᱟᱹᱰᱤ ᱢᱟᱨᱟᱝ ᱚᱯᱚᱢᱟᱱ ᱠᱟᱱᱟ ᱚᱱᱟ ᱞᱮᱠᱟᱛᱮ ᱛᱮᱦᱮᱧ ᱱᱚᱰᱮ ᱫᱷᱤᱠᱠᱟᱨ ᱢᱤᱪᱷᱤᱞ ᱥᱮ ᱨᱟᱸᱜᱟᱣᱱᱟ ᱡᱟᱢᱮᱞᱟᱭ ᱥᱟᱯᱲᱟᱣ ᱦᱩᱭ ᱞᱮᱱᱟ ᱱᱚᱣᱟ ᱫᱚ ᱥᱟᱯᱲᱟᱣ ᱞᱮᱫᱟ ᱠᱚ ᱟᱹᱫᱤᱵᱟᱹᱥᱤ ᱮᱠᱚᱛᱟ ᱢᱚᱧᱪ ᱯᱟᱦᱴᱟ ᱥᱮᱱ ᱠᱷᱚᱱ ᱚᱱᱟ ᱥᱟᱶᱛᱮ ᱟᱞᱮ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱮᱵᱚᱝ ᱠᱚᱞᱭᱟᱱ ᱥᱚᱢᱤᱛᱤ ᱨᱮᱱ ᱨᱟᱹᱥᱤᱭᱟᱹ ᱠᱷᱚᱱ ᱥᱮᱴᱮᱨ ᱠᱟᱛᱮ ᱜᱚᱢᱠᱮ ᱱᱚᱰᱮ ᱡᱟᱦᱟᱸᱭ ᱠᱚᱠᱚ ᱱᱚᱣᱟ ᱨᱚᱰᱚᱡ ᱠᱚᱪᱞᱚᱱ ᱞᱮᱫᱟ ᱱᱚᱰᱮ ᱡᱟᱦᱟᱸ ᱠᱚ ᱨᱚᱲ ᱞᱮᱫᱟ ᱱᱚᱝᱠᱟᱱ ᱵᱮᱵᱟᱹᱲᱤᱡ ᱠᱟᱛᱷᱟ ᱠᱚ ᱩᱱᱠᱩ ᱫᱚ ᱚᱠᱚᱭ ᱠᱚ ᱵᱟᱰᱟᱭ ᱧᱟᱢ ᱟᱠᱟᱱᱟ ᱚᱱᱠᱟ ᱦᱮᱸ ᱵᱟᱲᱟᱭ ᱧᱟᱢ ᱟᱠᱟᱱᱟ ᱱᱚᱰᱮ ᱨᱮᱱ ᱜᱮ ᱱᱚᱣᱟ ᱨᱟᱱᱤ ᱵᱟᱸᱫᱷ ᱨᱮᱱ ᱜᱮ ᱢᱤᱫᱴᱟᱱ ᱦᱚᱲᱟᱜ ᱧᱩᱛᱩᱢ ᱫᱚ ᱦᱩᱭᱩᱜ ᱠᱟᱱᱟ ᱚᱢᱤᱛ ᱢᱟᱦᱟᱛᱚ ᱟᱨ ᱢᱤᱫᱴᱟᱝ ᱫᱚ ᱠᱟᱱᱟᱭ ᱚᱵᱷᱤᱡᱤᱛ ᱢᱟᱰᱰᱟᱞ ᱟᱨᱚ ᱞᱟᱹᱭᱮᱫ ᱛᱟᱦᱮᱸᱫ ᱠᱚ ᱱᱚᱰᱮ ᱜᱮ ᱠᱟᱛᱷᱟ ᱨᱟᱠᱟᱵ ᱞᱮᱱᱟ ᱡᱮ ᱟᱨ ᱵᱟᱨ ᱦᱚᱲ ᱜᱟᱱ ᱢᱮᱱᱟᱜ ᱠᱚᱣᱟ ᱛᱚᱵᱮ ᱩᱱᱠᱩ ᱫᱚ ᱵᱟᱝᱠᱚ ᱥᱚᱫᱚᱨ ᱞᱮᱱᱟ ᱡᱟᱭᱦᱳᱠ ᱱᱩᱠᱩ ᱫᱚ ᱱᱩᱠᱤᱱ ᱵᱟᱨᱭᱟ ᱫᱚ ᱥᱮᱴᱮᱨ ᱠᱤᱱ ᱛᱟᱦᱮᱸ ᱠᱟᱱᱟ ᱡᱟᱦᱟᱸᱭ ᱫᱚᱠᱤᱱ ᱠᱟᱹᱭ ᱞᱮᱫᱟ ᱟᱫᱚ ᱱᱚᱰᱮ ᱱᱚᱣᱟ ᱡᱟᱢᱮᱞᱟᱭ ᱨᱮ ᱱᱚᱣᱟ ᱵᱤᱪᱟᱨ ᱥᱚᱢᱟᱵᱮᱥ ᱨᱮ ᱥᱮᱴᱮᱨ ᱠᱤᱱ ᱛᱟᱦᱮᱸ ᱠᱟᱱᱟ ᱟᱫᱚ ᱱᱚᱰᱮ ᱯᱨᱚᱠᱟᱥᱥᱚ ᱨᱮ ᱢᱮᱱ ᱦᱩᱭᱱᱟ ᱡᱮ ᱱᱚᱰᱮ ᱠᱷᱚᱢᱟ ᱦᱟᱛᱟᱣ ᱞᱟᱜᱟᱣ ᱵᱮᱱᱟ ᱟᱫᱚ ᱠᱷᱚᱢᱟ ᱠᱤᱱ ᱦᱟᱛᱟᱣ ᱠᱮᱫᱟ ᱟᱨ ᱠᱤᱱ ᱞᱟᱹᱭ ᱠᱮᱫᱟ ᱡᱮ ᱟᱫᱚ ᱦᱟᱯᱮᱱ ᱫᱤᱱ ᱨᱮ ᱱᱚᱝᱠᱟ ᱵᱟᱹᱠᱤᱱ ᱠᱟᱹᱢᱤᱭᱟ ᱢᱮᱱᱛᱮ ᱩᱱᱠᱤᱱᱟᱜ ᱠᱳᱱᱳ ᱠᱤ ᱨᱟᱡᱽᱱᱳᱭᱛᱤᱠ ᱨᱮᱱᱟᱜ ᱠᱳᱱᱳ ᱩᱯᱨᱩᱢ ᱦᱮᱱᱟᱜᱼᱟ ᱦᱮᱸ ᱡᱟᱦᱟᱸ ᱵᱟᱲᱟᱭ ᱧᱟᱢ ᱟᱠᱟᱱᱟ ᱡᱮ ᱵᱟᱝᱢᱟ ᱚᱵᱷᱤᱡᱤᱛ ᱢᱚᱱᱰᱚᱞ ᱫᱚ ᱱᱚᱣᱟ ᱨᱟᱱᱤᱵᱟᱸᱫ ᱵᱞᱚᱠ ᱠᱚᱢᱤᱴᱤ ᱨᱮᱱ ᱵᱤᱡᱮᱯᱤ ᱨᱮᱱ ᱥᱚᱵᱷᱟᱯᱚᱛᱤ ᱵᱟᱝᱢᱟ ᱠᱟᱹᱢᱤᱭᱟᱹ ᱠᱟᱱᱟᱭ ᱱᱤᱭᱟᱹ ᱜᱮ ᱵᱟᱲᱟᱭ ᱧᱟᱢ ᱦᱩᱭᱩᱜᱼᱟ ᱜᱚᱢᱠᱮ ᱢᱩᱪᱟᱹᱫ ᱨᱮᱧ ᱠᱩᱞᱤ ᱢᱮᱭᱟ ᱡᱮ ᱛᱮᱦᱮᱧ ᱜᱚᱴᱟ ᱜᱮ ᱱᱚᱝᱠᱟ ᱧᱮᱞᱚᱜ ᱠᱟᱱᱟ ᱨᱚᱰᱚᱡ ᱠᱚᱪᱚᱞᱚᱱ ᱥᱮ ᱱᱚᱝᱠᱟᱱᱟᱜ ᱟᱹᱫᱤᱵᱟᱹᱥᱤ ᱠᱚ ᱥᱮ ᱥᱟᱱᱛᱟᱲ ᱠᱚ ᱢᱩᱫᱽ ᱪᱮᱛᱟᱱ ᱨᱮᱜᱮ ᱵᱟᱹᱲᱛᱤ ᱠᱟᱭᱛᱮ ᱠᱤᱪᱷᱩ ᱫᱤᱱ ᱢᱟᱲᱟᱝ ᱨᱮᱦᱚᱸ ᱠᱷᱟᱛᱲᱟ ᱨᱮ ᱱᱚᱝᱠᱟ ᱧᱮᱞ ᱦᱩᱭ ᱠᱟᱱᱟ ᱚᱱᱟ ᱨᱮᱱᱟᱜ ᱯᱨᱚᱛᱤᱵᱟᱫ ᱥᱮ ᱱᱚᱝᱠᱟ ᱢᱤᱫᱴᱟᱝ ᱨᱟᱸᱜᱟᱣᱱᱟ ᱡᱚᱢᱮᱞᱟᱭ ᱠᱚ ᱦᱩᱭ ᱠᱟᱱᱟ ᱢᱮᱱᱠᱷᱟᱱ ᱱᱚᱜᱼᱚᱭ ᱡᱮ ᱱᱚᱣᱟ ᱠᱚ ᱦᱩᱭᱩᱜ ᱠᱟᱱᱟ ᱱᱚᱣᱟ ᱴᱮᱠᱟᱣ ᱫᱟᱨᱟᱢ ᱨᱮᱱᱟᱜ ᱚᱱᱠᱟᱱᱟᱜ ᱟᱯᱮ ᱠᱚᱣᱟᱜ ᱜᱟᱶᱛᱟ ᱠᱚᱣᱟᱜ ᱩᱭᱦᱟᱹᱨ ᱪᱤᱱᱛᱟᱹ ᱵᱷᱟᱵᱽᱱᱟ ᱪᱮᱫ ᱠᱟᱱᱟ ᱯᱳᱭᱞᱳ ᱨᱤᱧ ᱢᱮᱱᱟ ᱱᱚᱣᱟ ᱠᱚ ᱡᱟᱦᱟᱸ ᱜᱷᱚᱴᱚᱱᱟ ᱦᱩᱭᱩᱜ ᱠᱟᱱᱟ ᱟᱹᱫᱤᱵᱟᱹᱥᱤ ᱪᱮᱛᱟᱱ ᱨᱮ ᱡᱟᱦᱟᱸ ᱠᱚ ᱱᱟᱦᱟᱪᱟᱨ ᱦᱩᱭᱩᱜ ᱠᱟᱱᱟ ᱦᱟᱢᱮᱥᱟ ᱦᱩᱭ ᱤᱫᱤᱜ ᱠᱟᱱᱟ ᱟᱨ ᱱᱚᱣᱟ ᱰᱮᱯᱩᱴᱮᱥᱮᱱ ᱫᱷᱤᱠᱠᱟᱨ ᱢᱤᱪᱷᱤᱞ ᱱᱚᱣᱟ ᱠᱚᱦᱚᱸ ᱵᱚᱱ ᱠᱚᱨᱟᱣ ᱮᱫᱟ ᱢᱮᱱᱠᱷᱟᱱ ᱚᱠᱟ ᱴᱷᱮᱱ ᱦᱚᱸ ᱠᱟᱹᱴᱤᱡ ᱦᱚᱸ ᱵᱟᱝ ᱠᱚᱢᱚᱜ ᱠᱟᱱᱟ ᱟᱫᱚ ᱱᱚᱣᱟ ᱜᱟᱶᱛᱟ ᱯᱟᱦᱴᱟ ᱥᱮᱫ ᱠᱷᱚᱱ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ

ᱩᱱᱠᱩ ᱡᱟᱦᱟᱸᱭ ᱠᱚ ᱠᱟᱹᱢᱤᱭᱮᱫᱟ ᱡᱟᱦᱟᱸᱭ ᱠᱟᱹᱭᱫᱷᱤ ᱠᱚ ᱩᱱᱠᱩ ᱠᱚ ᱡᱟᱛᱮ ᱠᱚᱰᱨᱟ ᱥᱟᱥᱛᱤ ᱠᱚ ᱧᱟᱢ ᱢᱟ ᱚᱱᱟ ᱠᱟᱹᱢᱤ ᱠᱤᱱᱛᱩ ᱟᱵᱚ ᱛᱚᱫᱵᱤᱨ ᱞᱟᱜᱟᱣ ᱵᱚᱱᱟ ᱚᱱᱟᱨᱮ ᱟᱹᱰᱤ ᱡᱳᱨ ᱮᱢ ᱞᱟᱜᱟᱣ ᱵᱚᱱᱟ ᱡᱮ ᱰᱮᱯᱩᱴᱮᱥᱚᱱ ᱦᱩᱭᱱᱟ ᱢᱟᱱᱮ ᱡᱚᱛᱚ ᱥᱚᱢᱟᱫᱷᱟᱱ ᱨᱮᱱᱟᱜ ᱚᱱᱟ ᱠᱟᱛᱷᱟ ᱫᱚ ᱵᱟᱝ ᱠᱟᱱᱟ ᱩᱱᱤ ᱚᱯᱚᱨᱟᱫᱷᱤ ᱥᱮ ᱠᱟᱭᱫᱷᱤ ᱡᱚᱛᱚᱠᱷᱚᱱ ᱵᱟᱝ ᱥᱟᱥᱛᱤ ᱧᱟᱢᱚᱜ ᱵᱟᱭ ᱧᱟᱢᱮᱫ ᱛᱚᱛᱚ ᱠᱷᱚᱱ ᱠᱤᱱᱛᱩ ᱟᱵᱚ ᱚᱱᱟ ᱧᱮᱞ ᱞᱟᱜᱟᱣ ᱵᱚᱱᱟ ᱯᱨᱚᱛᱮᱠᱴᱤ ᱜᱟᱶᱛᱟ ᱡᱟᱦᱟᱸ ᱛᱤᱱᱟᱹᱜ ᱢᱮᱱᱟᱜ ᱵᱚᱱᱟ ᱚᱱᱟ ᱠᱚ ᱱᱚᱡᱚᱨ ᱫᱚᱦᱚᱭ ᱞᱟᱜᱟᱣ ᱵᱚᱱᱟ ᱡᱟᱦᱟᱱᱟᱜ ᱤᱥᱩ ᱛᱮᱜᱮ ᱟᱵᱚ ᱠᱤᱱᱛᱩ ᱚᱠᱟᱴᱟᱜ ᱛᱮ ᱥᱚᱢᱟᱫᱷᱟᱱ ᱦᱩᱭᱩᱜᱼᱟ ᱚᱱᱟ ᱠᱤᱱᱛᱩ ᱟᱵᱚ ᱵᱟᱪᱷᱟᱣ ᱞᱟᱜᱟᱣ ᱵᱚᱱᱟ ᱛᱟᱯᱚᱨᱮ ᱞᱟᱹᱲᱦᱟᱹᱭ ᱨᱮᱵᱚᱱ ᱟᱬᱜᱚᱱᱟ ᱱᱚᱣᱟ ᱜᱮ ᱤᱧ ᱫᱚ ᱥᱟᱸᱫᱮᱥ ᱤᱧ ᱪᱟᱞᱟ